ᱵᱤᱥᱟᱠᱷᱟᱯᱟᱴᱱᱟᱢ ᱠᱷᱚᱱᱟᱜ ᱫᱮᱡ ᱠᱟᱛᱮ ᱱᱚᱜᱼᱚᱭ ᱧᱮᱞ ᱯᱮ ᱤᱧᱟᱹᱜ ᱛᱟᱭᱱᱚᱢ ᱨᱮ ᱜᱳᱨᱟ ᱜᱳᱨᱟ ᱦᱟᱣᱞᱩ ᱢᱮᱱᱛᱮ ᱢᱮᱱᱟᱜᱼᱟ ᱟᱬᱜᱚᱱ ᱯᱮ ᱱᱚᱰᱮ ᱠᱷᱚᱱᱟᱜ ᱞᱟᱛᱟᱨ ᱨᱮ ᱱᱮᱨᱡᱮᱛᱮ ᱴᱮᱠᱥᱤ ᱛᱤᱸᱜᱩ ᱟᱠᱟᱱᱟ ᱥᱴᱮᱥᱚᱱ ᱠᱷᱚᱱᱟᱜ ᱵᱟᱦᱨᱮ ᱯᱮ ᱚᱰᱚᱠ ᱞᱮᱠᱷᱟᱱ ᱜᱮ ᱱᱚᱰᱮ ᱧᱮᱞᱟᱯᱮ ᱮᱠᱷᱮᱱ ᱜᱟᱹᱰᱤ ᱯᱟᱨᱠᱤᱝ ᱠᱟᱱᱟ ᱱᱚᱣᱟ ᱠᱚᱫᱚ ᱱᱚᱰᱮ ᱠᱷᱚᱱᱟᱜ ᱜᱮᱯᱮ ᱜᱟᱞᱢᱟᱨᱟᱣ ᱠᱟᱛᱮ ᱫᱟᱬᱟᱱᱟᱯᱮ

ᱡᱚᱦᱟᱨ ᱜᱮ ᱜᱟᱛᱮ ᱠᱚ ᱥᱮᱨᱢᱟ ᱤᱯᱤᱞ ᱥᱟᱱᱛᱟᱲᱤ ᱵᱞᱚᱜᱽ ᱯᱟᱦᱴᱟ ᱠᱷᱚᱱ ᱟᱯᱮ ᱠᱚ ᱥᱟᱹᱜᱩᱱ ᱫᱟᱨᱟᱢ ᱜᱟᱛᱮ ᱠᱚ ᱚᱠᱟ ᱞᱮᱠᱟ ᱢᱮᱱᱟᱜ ᱯᱮᱭᱟ ᱟᱥᱟᱭᱟᱹᱧ ᱟᱯᱮ ᱦᱚᱸ ᱱᱟᱯᱟᱭ ᱢᱮᱱᱟᱜ ᱯᱮᱭᱟ ᱟᱨ ᱤᱧ ᱦᱚᱸ ᱱᱟᱯᱟᱭ ᱜᱮ ᱢᱤᱱᱟᱹᱧᱟ ᱵᱚᱨᱟ ᱠᱮ ᱵᱮᱥ ᱧᱮᱞ ᱛᱟᱭᱱᱚᱢ ᱱᱤᱛᱚᱜ ᱫᱚ ᱚᱱᱚᱱᱫᱚ ᱜᱤᱨᱤ ᱡᱷᱟᱨᱱᱟ ᱧᱮᱞ ᱞᱮ ᱪᱟᱞᱟᱜᱼᱟ ᱚᱸᱰᱮ ᱫᱚ ᱵᱩᱨᱩ ᱠᱚᱦᱚᱸ ᱢᱮᱱᱟᱜᱼᱟ ᱠᱷᱩᱵ ᱵᱷᱟᱹᱜᱤ ᱡᱟᱭᱜᱟ ᱠᱟᱱᱟ ᱛᱚ ᱢᱟ ᱮᱱᱠᱷᱟᱱ ᱜᱟᱛᱮ ᱠᱚ ᱠᱷᱩᱵ ᱤᱱᱴᱟᱨᱮᱥᱴᱤᱝ ᱜᱮ ᱦᱩᱭ ᱠᱟᱱᱟ ᱵᱷᱤᱰᱤᱭᱳ ᱯᱩᱭᱞᱩ ᱠᱷᱚᱱᱟᱜ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱟᱨ ᱤᱱᱡᱚᱭ ᱛᱟᱵᱚᱱ ᱯᱮ ᱢᱟ ᱮᱱᱠᱷᱟᱱ

ᱡᱟᱦᱟᱸ ᱛᱤᱥ ᱵᱚᱨᱟ ᱠᱮᱵᱮᱥ ᱧᱮᱞ ᱯᱮ ᱦᱤᱡᱩᱜ ᱠᱷᱟᱱ ᱱᱚᱰᱮ ᱫᱚ ᱵᱟᱢᱵᱩ ᱪᱤᱠᱮᱱ ᱠᱷᱩᱵ ᱯᱷᱮᱢᱟᱥ ᱢᱮᱱᱟᱜᱼᱟ ᱱᱚᱰᱮ ᱠᱷᱚᱱᱟᱜ ᱢᱤᱫᱴᱟᱝ ᱵᱟᱢᱵᱩ ᱪᱤᱠᱮ ᱚᱰᱟᱨ ᱠᱟᱛᱮ ᱢᱤᱫᱴᱟᱝ ᱯᱟᱨᱥᱮᱞ ᱦᱟᱛᱟᱣ ᱠᱟᱛᱮ ᱡᱚᱢ ᱡᱚᱢ ᱛᱮ ᱟᱱᱚᱱᱫᱽ ᱜᱤᱨᱤ ᱡᱷᱟᱨᱱᱟ ᱧᱮᱞ ᱞᱮ ᱪᱟᱞᱟᱜᱼᱟ ᱛᱚᱧ ᱚᱰᱟᱨ ᱟᱠᱟᱫᱟ ᱱᱤᱛ ᱦᱚᱸ ᱟᱹᱣᱨᱤ ᱠᱚ ᱯᱟᱨᱥᱮᱞ ᱟᱞᱮᱭᱟ ᱱᱚᱜᱼᱚᱭ ᱱᱤᱛᱚᱜ ᱠᱚ ᱯᱟᱨᱥᱮᱞ ᱟᱞᱮ ᱠᱟᱱᱟ ᱯᱟᱨᱥᱮᱞ ᱦᱟᱛᱟᱣ ᱛᱟᱭᱱᱚᱢ ᱜᱟᱹᱰᱤ ᱨᱮᱞᱮ ᱫᱩᱲᱩᱵᱼᱟ ᱦᱟᱯᱷ ᱠᱤᱞᱳ ᱵᱟᱢᱵᱩ ᱪᱤᱠᱮᱱ ᱨᱮᱱᱟᱜ ᱫᱟᱢ ᱦᱩᱭᱩᱜ ᱠᱟᱱᱟ ᱯᱮ ᱥᱚ ᱴᱟᱠᱟ ᱟᱨ ᱡᱩᱫᱤ ᱵᱤᱨᱭᱟᱱᱤᱢ ᱦᱟᱛᱟᱣᱟ ᱪᱷᱚ ᱥᱚ ᱴᱟᱠᱟ ᱵᱟᱢᱵᱩ ᱪᱤᱠᱮᱱ ᱦᱟᱛᱟᱣ ᱛᱟᱭᱱᱚᱢ ᱜᱟᱹᱰᱤ ᱨᱮᱞᱮ ᱫᱩᱲᱩᱵ ᱮᱱᱟ ᱱᱚᱜᱼᱚᱭ ᱧᱮᱞ ᱯᱮ ᱜᱟᱹᱰᱤ ᱪᱟᱞᱟᱜ ᱠᱟᱱᱟ ᱦᱚᱨ ᱠᱚᱦᱚᱸ ᱠᱷᱩᱵ ᱵᱷᱟᱹᱜᱤ ᱛᱟᱦᱮᱸ ᱠᱟᱱᱟ ᱠᱤᱪᱷᱩ ᱜᱷᱟᱹᱲᱤᱡ ᱦᱮᱡ ᱛᱟᱭᱱᱚᱢ ᱱᱚᱰᱮ ᱯᱩᱞᱤᱥ ᱪᱮᱠᱤᱝ ᱛᱟᱦᱮᱸ ᱠᱟᱱᱟ ᱟᱞᱮᱭᱟᱜ ᱜᱟᱹᱰᱤ ᱠᱚ ᱛᱤᱸᱜᱩ ᱠᱮᱫᱟ ᱪᱮᱫᱟᱜ ᱵᱟᱝᱢᱟ ᱢᱤᱫᱴᱟᱱ ᱯᱩᱞᱤᱥᱟᱜ ᱰᱤᱭᱩᱴᱤ ᱪᱟᱵᱟᱭᱮᱱ ᱛᱟᱭ ᱩᱱᱤ ᱦᱚᱸ ᱚᱱᱟ ᱦᱚᱨ ᱛᱮᱜᱮ ᱪᱟᱞᱟᱜ ᱠᱟᱱᱟᱭ ᱚᱱᱟ ᱠᱷᱟᱹᱛᱤᱨ ᱩᱱᱤ ᱦᱚᱸ ᱟᱞᱮᱭᱟᱜ ᱜᱟᱹᱰᱤ ᱛᱮᱜᱮ ᱞᱮ ᱫᱮᱡ ᱛᱟᱨᱟ ᱠᱮᱫᱮᱭᱟ ᱱᱚᱰᱮ ᱧᱮᱞ ᱯᱮ ᱫᱷᱟᱨᱮ ᱫᱷᱟᱨᱮ ᱛᱮ ᱮᱠᱮᱱ ᱜᱟᱹᱰᱤ ᱠᱚ ᱦᱮᱡ ᱠᱟᱛᱮ ᱛᱤᱱᱟᱹᱜ ᱛᱤᱸᱜᱩ ᱟᱠᱟᱱᱟ ᱡᱚᱛᱚ ᱜᱮ ᱱᱚᱣᱟ ᱜᱟᱹᱰᱤ ᱠᱚᱫᱚ ᱡᱟᱦᱟᱸ ᱜᱮ ᱴᱩᱨᱤᱥᱴ ᱠᱚ ᱦᱮᱡ ᱠᱟᱱᱟ ᱠᱚ ᱢᱟᱱᱮ ᱱᱚᱣᱟ ᱟᱱᱚᱱᱫᱽ ᱜᱤᱨᱤ ᱪᱟᱞᱟᱜ ᱞᱟᱹᱜᱤᱫ ᱡᱚᱛᱚ ᱜᱟᱹᱰᱤ ᱵᱟᱥ ᱠᱟᱛᱮᱫ ᱵᱷᱟᱲᱟ ᱠᱟᱛᱮᱫ ᱠᱚ ᱦᱮᱡ ᱠᱟᱱᱟ ᱠᱚ ᱚᱱᱟ ᱜᱟᱹᱰᱤ ᱠᱚᱜᱮ ᱱᱚᱜᱼᱚᱸᱭ ᱛᱤᱸᱜᱩ ᱟᱠᱟᱱᱟ ᱟᱨ ᱱᱚᱜᱼᱚᱸᱭ ᱵᱩᱨᱩ ᱪᱮᱛᱟᱱ ᱨᱮᱱᱟᱜ ᱦᱚᱨ ᱚᱠᱟ ᱞᱮᱠᱟ ᱧᱮᱞ ᱯᱮ ᱪᱮᱛᱟᱱ ᱨᱟᱠᱟᱵ ᱠᱟᱱᱟ ᱚᱠᱟ ᱞᱮᱠᱟ ᱜᱟᱹᱰᱤ ᱟᱹᱪᱩᱨ ᱟᱹᱪᱩᱨ ᱛᱮ ᱟᱨ ᱥᱤᱝᱜᱮᱞ ᱞᱟᱹᱭᱤᱱ ᱜᱮ ᱢᱮᱱᱟᱜᱼᱟ ᱠᱳᱱᱳ ᱰᱚᱵᱚᱞ ᱞᱟᱹᱭᱤᱱ ᱫᱚ ᱵᱟᱹᱪᱩᱜ ᱠᱟᱜᱼᱟ ᱯᱩᱨᱟᱹ ᱟᱹᱪᱩᱨ ᱟᱹᱪᱩᱨ ᱛᱮ ᱜᱟᱹᱰᱤ ᱠᱚᱦᱚᱸ ᱨᱟᱠᱟᱵᱼᱟ ᱠᱷᱩᱵ ᱵᱚᱛᱚᱨ ᱜᱮᱦᱚᱸ ᱵᱩᱡᱷᱟᱹᱜ ᱠᱟᱱ ᱛᱟᱦᱮᱸᱫ ᱱᱚᱜᱼᱚᱭ ᱧᱮᱞ ᱯᱮ ᱛᱤᱱᱟᱹᱜ ᱟᱹᱪᱩᱨ ᱵᱟᱹᱪᱩᱨ ᱠᱟᱛᱮᱫ ᱦᱚᱨ ᱢᱮᱱᱟᱜᱼᱟ ᱛᱚ ᱵᱟᱢᱵᱩ ᱪᱤᱠᱮᱱ ᱡᱚᱢ ᱡᱚᱢ ᱛᱮ ᱤᱱᱡᱚᱭ ᱦᱟᱛᱟᱣ ᱠᱟᱛᱮᱫ ᱞᱮ ᱪᱟᱞᱟᱜ ᱠᱟᱱᱟ ᱞᱮ ᱚᱱᱚᱱᱛ ᱜᱤᱨᱤ ᱡᱷᱟᱨᱱᱟ ᱧᱮᱞ ᱚᱸᱰᱮ ᱥᱮᱴᱮᱨ ᱠᱟᱛᱮᱫ ᱤᱧ ᱫᱮᱠᱷᱟᱣ ᱟᱵᱚᱱᱟ ᱛᱤᱱᱟᱹᱜ ᱵᱷᱟᱹᱜᱤ ᱡᱟᱭᱜᱟ ᱠᱟᱱᱟ ᱛᱚᱵᱮ ᱠᱚᱱᱴᱤᱱᱤᱭᱩ ᱵᱷᱤᱰᱤᱭᱳ ᱧᱮᱞ ᱛᱟᱵᱚᱱ ᱯᱮ ᱧᱮᱞ ᱯᱮ ᱵᱩᱨᱩ ᱪᱮᱛᱟᱱ ᱨᱮᱱᱟᱜ ᱦᱚᱨ ᱠᱚ ᱚᱠᱟ ᱞᱮᱠᱟ ᱢᱮᱱᱟᱜᱼᱟ ᱟᱨ ᱛᱤᱱᱟᱹᱜ ᱪᱚᱨᱚᱠ ᱧᱮᱞᱚᱜ ᱠᱟᱱᱟ ᱵᱩᱨᱩ ᱪᱮᱛᱟᱱ ᱨᱮ ᱜᱟᱹᱰᱤ ᱞᱟᱜᱟ ᱟᱹᱰᱤ ᱨᱤᱠᱥ ᱨᱮᱱᱟᱜ ᱠᱟᱱᱟ ᱦᱮᱵᱷᱤ ᱰᱨᱟᱭᱵᱷᱟᱨ ᱪᱷᱟᱲᱟ ᱜᱟᱹᱰᱤ ᱵᱟᱢ ᱞᱟᱜᱟ ᱫᱟᱲᱮᱭᱟᱜᱼᱟ ᱪᱮᱫᱟᱜ ᱵᱟᱝᱢᱟ ᱮᱠᱫᱚᱢ ᱱᱟᱱᱦᱟ ᱱᱟᱱᱦᱟ ᱦᱚᱨ ᱠᱟᱹᱡ ᱪᱩᱞᱩᱝ ᱮᱢ ᱦᱟᱱᱛᱮ ᱱᱟᱛᱮ ᱞᱮᱱᱠᱷᱟᱱ ᱜᱮ ᱵᱩᱨᱩ ᱪᱮᱛᱟᱱ ᱠᱷᱚᱱᱟᱜ ᱞᱟᱛᱟᱨ ᱨᱮᱢ ᱜᱷᱚᱞᱴᱟᱣ ᱧᱩᱨ ᱩᱛᱟᱹᱨᱚᱜᱼᱟ ᱜᱟᱹᱰᱤ ᱚᱱᱟ ᱠᱷᱟᱹᱛᱤᱨ ᱱᱚᱜᱼᱚᱭ ᱧᱮᱞ ᱯᱮ ᱱᱚᱰᱮᱱᱟᱜ ᱚᱱᱟ ᱪᱮᱛᱟᱱ ᱨᱟᱠᱟᱵ ᱠᱟᱱᱟ ᱜᱟᱹᱰᱤ ᱟᱨ ᱪᱮᱛᱟᱱ ᱠᱷᱚᱱᱟᱜ ᱞᱟᱛᱟᱨᱤᱧ ᱫᱮᱠᱷᱟᱣ ᱟᱯᱮᱭᱟ ᱛᱤᱱᱟᱹᱜ ᱪᱚᱨᱚᱠ ᱥᱤᱱᱟᱨᱤ ᱧᱮᱞᱚᱜ ᱠᱟᱱᱟ ᱵᱩᱨᱩ ᱪᱮᱛᱟᱱ ᱠᱷᱚᱱᱟᱜ ᱟᱨ ᱫᱷᱟᱨᱮ ᱫᱷᱟᱨᱮᱛᱮ ᱵᱩᱨᱩ ᱢᱮᱱᱟᱜᱼᱟ ᱛᱟᱞᱟᱨᱮ ᱵᱟᱹᱭᱦᱟᱹᱲ ᱢᱮᱱᱟᱜᱼᱟ ᱚᱱᱟ ᱵᱟᱹᱭᱦᱟᱹᱲ ᱠᱚᱨᱮ ᱠᱚᱦᱚᱸᱧ ᱧᱮᱞ ᱵᱟᱲᱟᱭᱮᱫᱟ ᱠᱟᱹᱴᱤᱡ ᱠᱚ ᱪᱟᱥᱵᱟᱥ ᱦᱚᱸ ᱦᱩᱭᱩᱜ ᱠᱟᱱᱟ ᱪᱮᱫᱟᱜ ᱵᱟᱝᱢᱟ ᱦᱩᱲᱩ ᱠᱚᱠᱚ ᱤᱨ ᱠᱟᱫᱟ ᱠᱚ ᱟᱨ ᱟᱲᱮ ᱠᱚᱨᱮ ᱵᱟᱹᱫᱽ ᱠᱚᱨᱮᱧ ᱧᱮᱞᱮᱫᱟ ᱵᱩᱥᱩᱵ ᱠᱚᱠᱚ ᱠᱩᱸᱡᱤ ᱠᱟᱫᱟ ᱠᱚ ᱱᱤᱛᱚᱜ ᱟᱱᱚᱱᱫᱽ ᱜᱤᱨᱤ ᱞᱮ ᱥᱩᱨ ᱦᱮᱡ ᱟᱠᱟᱱᱟ ᱱᱚᱜᱼᱚᱭ ᱧᱮᱞ ᱯᱮ ᱚᱱᱟ ᱟᱹᱛᱩ ᱛᱮᱞᱮ ᱵᱚᱞᱚᱱ ᱠᱟᱱᱟ ᱟᱹᱛᱩ ᱫᱤᱥᱚᱢ ᱞᱮᱠᱟ ᱜᱮ ᱱᱚᱜᱼᱚᱭ ᱚᱲᱟᱜ ᱠᱚ ᱧᱮᱞᱚᱜ ᱠᱟᱱᱟ ᱠᱷᱩᱵ ᱪᱚᱨᱚᱠ ᱱᱟᱡᱟᱨᱟ ᱢᱮᱱᱟᱜᱼᱟ ᱟᱨ ᱠᱷᱩᱵ ᱵᱷᱟᱹᱜᱤ ᱡᱟᱭᱜᱟ ᱠᱟᱱᱟ ᱱᱚᱜᱼᱚᱭ ᱧᱮᱞ ᱯᱮ ᱫᱤᱥᱚᱢ ᱥᱮᱫ ᱨᱮᱱᱟᱜ ᱠᱷᱟᱯᱨᱟ ᱚᱲᱟᱜ ᱞᱮᱠᱟ ᱜᱮ ᱚᱲᱟᱜ ᱠᱚᱦᱚᱸ ᱠᱚ ᱵᱮᱱᱟᱣ ᱠᱟᱫᱟ ᱠᱚ ᱦᱟᱯ ᱠᱤᱞᱳ ᱵᱟᱢᱵᱩ ᱪᱤᱠᱮᱱ ᱞᱮ ᱦᱟᱛᱟᱣ ᱞᱮᱜᱼᱟ ᱚᱱᱟ ᱦᱚᱸ ᱱᱤᱛ ᱫᱷᱟᱹᱨᱤᱡ ᱜᱮ ᱱᱚᱜᱼᱚᱭ ᱢᱤᱫ ᱦᱚᱲ ᱫᱚ ᱡᱚᱢ ᱨᱮᱜᱮ ᱢᱮᱱᱟᱭ ᱜᱮᱭᱟ ᱮᱠᱷᱚᱱᱚ ᱟᱹᱣᱨᱤ ᱪᱟᱵᱟᱭᱟᱭ ᱠᱷᱩᱵ ᱵᱷᱟᱜᱮ ᱵᱩᱡᱷᱟᱹᱜ ᱠᱟᱱ ᱛᱟᱦᱮᱸᱫ ᱵᱟᱢᱵᱩ ᱪᱤᱠᱮᱱ ᱛᱚ ᱚᱱᱚᱱᱛᱚ ᱜᱤᱨᱤ ᱵᱚᱞᱚ ᱨᱮᱱᱟᱜ ᱱᱚᱜᱼᱚᱭ ᱦᱚᱨ ᱛᱮᱞᱮ ᱵᱚᱞᱚᱱ ᱠᱟᱱᱟ ᱛᱚ ᱟᱛᱳ ᱵᱷᱤᱛᱤᱨ ᱞᱮ ᱵᱚᱞᱚᱱᱟ ᱟᱛᱳ ᱵᱷᱤᱛᱤᱨ ᱨᱮᱱᱟᱜ ᱢᱤᱫᱴᱟᱝ ᱱᱟᱱᱦᱟ ᱜᱩᱞᱤ ᱵᱚᱞᱚ ᱟᱠᱟᱱᱟ ᱚᱱᱟ ᱜᱩᱞᱤ ᱨᱮᱜᱮᱧ ᱫᱮᱠᱷᱟᱣ ᱟᱯᱮᱭᱟ ᱱᱚᱜᱼᱚᱭ ᱱᱚᱣᱟ ᱯᱟᱦᱴᱟ ᱧᱮᱞ ᱯᱮ ᱚᱱᱟ ᱵᱟᱹᱭᱦᱟᱹᱲ ᱠᱚ ᱦᱩᱲᱩ ᱠᱚᱠᱚ ᱪᱟᱥ ᱞᱮᱫᱼᱟ ᱠᱚ ᱦᱚᱨ ᱫᱷᱟᱨᱮ ᱫᱷᱟᱨᱮ ᱛᱮᱜᱮ ᱦᱚᱲ ᱠᱚ ᱯᱤᱠᱱᱤᱠ ᱞᱟᱹᱜᱤᱫ ᱠᱚ ᱦᱮᱡ ᱟᱠᱟᱱᱟ ᱠᱚ ᱫᱷᱟᱨᱮ ᱠᱚᱨᱮ ᱜᱮᱠᱚ ᱯᱤᱠᱱᱤᱠᱮᱫᱼᱟ ᱠᱚ ᱟᱨ ᱦᱚᱸᱜᱼᱚ ᱱᱚᱰᱮ ᱢᱤᱫ ᱦᱚᱲ ᱧᱩ ᱵᱩᱞ ᱠᱟᱛᱮᱫ ᱜᱟᱹᱰᱤ ᱜᱮ ᱵᱟᱭ ᱥᱟᱭᱤᱰ ᱫᱟᱲᱮᱭᱟᱜ ᱠᱟᱱᱟᱭ ᱦᱟᱱᱛᱮ ᱱᱟᱛᱮ ᱠᱟᱪᱟ ᱠᱚᱪᱚᱭᱮᱫᱟᱭ ᱛᱟᱞᱟ ᱦᱚᱨ ᱨᱮᱭ ᱜᱷᱮᱨᱟᱣ ᱠᱟᱜ ᱞᱮᱭᱟᱭ ᱠᱳᱱᱳ ᱨᱚᱠᱚᱢ ᱛᱮ ᱚᱸᱰᱮ ᱠᱷᱚᱱᱟᱜ ᱯᱟᱨᱚᱢ ᱦᱮᱡ ᱠᱟᱛᱮᱫ ᱱᱚᱜᱼᱚᱭ ᱧᱮᱞ ᱯᱮ ᱱᱚᱣᱟ ᱫᱷᱟᱨᱮ ᱚᱲᱟᱜ ᱠᱚ ᱛᱤᱱᱟᱹᱜ ᱪᱚᱨᱚᱠ ᱦᱟᱥᱟ ᱨᱮᱱ ᱯᱟᱠᱟ ᱨᱮᱱᱟᱜ ᱠᱟᱹᱴᱤᱡ ᱠᱟᱹᱴᱤᱡ ᱠᱷᱟᱯᱨᱟ ᱨᱮᱱᱟᱜ ᱚᱲᱟᱜ ᱠᱚ ᱱᱤᱛᱚᱜ ᱫᱚ ᱱᱚᱣᱟ ᱚᱱᱚᱱᱛᱚ ᱜᱤᱨᱤ ᱟᱹᱛᱩ ᱵᱚᱞᱚ ᱠᱟᱱᱟ ᱱᱤᱭᱟᱹ ᱟᱹᱛᱩᱢ ᱯᱟᱨᱚᱢ ᱞᱮᱠᱷᱟᱱ ᱜᱮ ᱚᱱᱚᱱᱛᱚ ᱜᱤᱨᱤ ᱨᱮᱱᱟᱜ ᱡᱷᱟᱨᱱᱟ ᱧᱮᱞᱚᱜᱼᱟ ᱛᱚ ᱚᱱᱠᱟ ᱛᱮᱜᱮ ᱞᱟᱦᱟ ᱥᱮᱫ ᱞᱮ ᱯᱟᱨᱚᱢ ᱪᱟᱞᱟᱣᱮᱱᱟ ᱟᱨ ᱮᱠᱫᱚᱢ ᱥᱩᱲᱩᱡ ᱥᱩᱲᱩᱡ ᱦᱚᱨ ᱱᱟᱱᱦᱟ ᱦᱚᱨ ᱛᱮᱜᱮ ᱢᱤᱫᱴᱟᱹᱝ ᱜᱟᱹᱰᱤ ᱠᱷᱚᱱᱟᱜ ᱟᱨ ᱢᱤᱫᱴᱟᱹᱝ ᱜᱟᱹᱰᱤ ᱠᱷᱩᱵ ᱥᱟᱭᱤᱰ ᱞᱮᱱ ᱮᱱᱟᱝ ᱜᱮ ᱯᱟᱨᱚᱢᱚᱜᱼᱟ ᱚᱱᱚᱱᱛᱚ ᱜᱤᱨᱤ ᱞᱮ ᱥᱮᱴᱮᱨᱮᱱᱟ ᱦᱚᱨ ᱨᱮ ᱢᱤᱫᱴᱟᱹᱝ ᱜᱤᱫᱽᱨᱟᱹ ᱠᱚ ᱜᱷᱮᱨᱟᱣ ᱮᱫᱟ ᱠᱚ ᱜᱟᱹᱰᱤ ᱯᱟᱨᱠᱤᱝ ᱞᱟᱹᱜᱤᱫ ᱫᱚᱥ ᱴᱟᱠᱟ ᱮᱢ ᱦᱩᱭᱩᱜᱼᱟ ᱫᱚᱥ ᱴᱟᱠᱟ ᱮᱢ ᱠᱟᱛᱮᱫ ᱵᱷᱤᱛᱤᱨ ᱨᱮ ᱜᱟᱹᱰᱤᱢ ᱯᱟᱨᱠᱤᱝᱟ ᱟᱞᱮ ᱦᱚᱸ ᱫᱚᱥ ᱴᱟᱠᱟ ᱮᱢ ᱠᱟᱛᱮᱫ ᱜᱟᱹᱰᱤ ᱞᱮ ᱯᱟᱨᱠᱤᱝ ᱠᱮᱜᱼᱟ ᱜᱟᱹᱰᱤ ᱯᱟᱨᱠᱤᱝ ᱛᱟᱭᱱᱚᱢ ᱟᱞᱮ ᱞᱟᱦᱟ ᱥᱮᱫ ᱞᱮ ᱪᱟᱞᱟᱣᱮᱱᱟ ᱫᱷᱟᱨᱮ ᱫᱷᱟᱨᱮ ᱛᱮ ᱫᱚᱠᱟᱱ ᱠᱚᱦᱚᱸ ᱢᱮᱱᱟᱜᱼᱟ ᱱᱚᱣᱟ ᱠᱚᱨᱮ ᱦᱚᱸᱧ ᱧᱮᱞᱮᱫᱟ ᱛᱟᱱᱫᱩᱨᱤ ᱪᱤᱠᱮᱱ ᱵᱟᱢᱵᱩ ᱪᱤᱠᱮᱱ ᱟᱭᱤᱥᱠᱨᱤᱢ ᱠᱚ ᱟᱨ ᱞᱳᱠᱟᱞ ᱯᱷᱨᱩᱴᱥ ᱢᱟᱱᱮ ᱠᱚᱦᱚᱸᱰᱟ ᱠᱚ ᱦᱚᱛᱚᱫ ᱠᱚ ᱚᱱᱟ ᱠᱚᱨᱮ ᱠᱚ ᱫᱚᱠᱟᱱ ᱟᱠᱟᱫᱟ ᱠᱚ ᱚᱱᱟ ᱠᱚ ᱧᱮᱞ ᱧᱮᱞ ᱛᱮᱜᱮ ᱵᱷᱤᱛᱤᱨ ᱥᱮᱫ ᱤᱧ ᱪᱟᱞᱟᱜᱼᱟ ᱞᱟᱦᱟ ᱥᱮᱫ ᱤᱧ ᱪᱟᱞᱟᱜᱼᱟ ᱫᱮᱠᱷᱟᱣ ᱵᱚᱱᱟ ᱞᱟᱦᱟ ᱥᱮᱫ ᱨᱮ ᱪᱮᱫ ᱠᱚ ᱢᱮᱱᱟᱜᱼᱟ ᱟᱨ ᱱᱚᱰᱮ ᱠᱷᱩᱵ ᱵᱷᱟᱹᱜᱤ ᱡᱟᱭᱜᱟ ᱠᱟᱱᱟ ᱟᱨ ᱧᱮᱞ ᱞᱟᱹᱜᱤᱫ ᱦᱚᱸ ᱠᱷᱩᱵ ᱵᱷᱟᱹᱜᱤ ᱡᱟᱭᱜᱟ ᱮᱠᱫᱚᱢ ᱵᱩᱨᱩ ᱛᱟᱞᱟ ᱨᱮ ᱜᱚᱴᱟ ᱜᱮ ᱠᱚᱭᱚᱜᱽ ᱢᱮ ᱵᱩᱨᱩ ᱱᱚᱜᱼᱚᱭ ᱧᱮᱞ ᱯᱮ ᱱᱚᱣᱟ ᱫᱷᱟᱨᱮ ᱱᱚᱜᱼᱚᱭ ᱥᱚᱵᱽᱡᱤ ᱠᱚᱠᱚ ᱫᱚᱠᱟᱱ ᱠᱟᱫᱟ ᱠᱚ ᱞᱳᱠᱟᱞ ᱥᱚᱵᱽᱡᱤ ᱟᱨ ᱪᱮᱫ ᱟᱨ ᱱᱚᱸᱰᱮᱧ ᱧᱮᱞᱮᱫᱟ ᱞᱳᱠᱟᱞ ᱯᱟᱹᱣᱨᱟᱹ ᱠᱚᱦᱚᱸ ᱠᱚ ᱟᱹᱜᱩ ᱠᱟᱫᱟ ᱠᱚ ᱛᱚ ᱦᱚᱸᱜᱼᱚ ᱱᱟ ᱥᱟᱢᱟᱝ ᱨᱮ ᱢᱤᱫᱴᱟᱹᱝ ᱜᱷᱮᱨᱟᱣ ᱠᱟᱛᱮᱫ ᱠᱚ ᱫᱚᱦᱚ ᱠᱟᱫᱟ ᱠᱚ ᱚᱱᱟ ᱫᱚ ᱥᱮᱞᱯᱷᱤ ᱡᱳᱱ ᱠᱟᱱᱟ ᱚᱸᱰᱮ ᱠᱷᱚᱱᱟᱜ ᱛᱤᱸᱜᱩ ᱠᱟᱛᱮᱫ ᱜᱚᱴᱟ ᱯᱟᱦᱴᱟ ᱨᱮᱱᱟᱜ ᱯᱷᱳᱴᱳᱢ ᱦᱟᱛᱟᱣ ᱫᱟᱲᱮᱭᱟᱜᱼᱟ ᱛᱚ ᱧᱮᱞ ᱛᱟᱵᱚᱱ ᱯᱮ ᱱᱚᱸᱰᱮ ᱠᱷᱚᱱᱟᱜ ᱤᱧ ᱫᱮᱠᱷᱟᱣ ᱯᱮᱭᱟ ᱛᱤᱱᱟᱹᱜ ᱪᱚᱨᱚᱠ ᱡᱟᱭᱜᱟ ᱠᱟᱱᱟ ᱡᱷᱟᱨᱱᱟ ᱟᱨ ᱵᱩᱨᱩ ᱟᱨ ᱱᱚᱛᱮ ᱨᱮ ᱵᱩᱨᱩ ᱞᱟᱛᱟᱨ ᱨᱮ ᱚᱠᱟ ᱞᱮᱠᱟ ᱠᱚ ᱪᱟᱥ ᱟᱠᱚ ᱚᱱᱟ ᱵᱟᱹᱫᱽ ᱠᱚᱧ ᱫᱮᱠᱷᱟᱣ ᱟᱵᱚᱱᱟ ᱢᱟᱱᱮ ᱫᱷᱟᱯ ᱫᱷᱟᱯ ᱫᱟᱜ ᱛᱚᱞ ᱠᱟᱛᱮᱫ ᱠᱚ ᱫᱚᱦᱚ ᱠᱟᱫᱟ ᱠᱚ ᱱᱚᱜᱼᱚᱸᱭ ᱮᱠᱫᱚᱢ ᱥᱟᱭᱤᱰ ᱩᱛᱟᱹᱨ ᱤᱧ ᱦᱮᱡ ᱮᱱᱟ ᱱᱚᱰᱮ ᱠᱷᱚᱱᱟᱜ ᱵᱩᱨᱩ ᱴᱟᱜ ᱤᱧ ᱫᱮᱠᱷᱟᱣ ᱟᱵᱮᱱᱟ ᱛᱤᱱᱟᱹᱜ ᱪᱚᱨᱚᱠ ᱵᱩᱨᱩ ᱧᱮᱞᱚᱜ ᱠᱟᱱᱟ ᱧᱮᱞ ᱯᱮ ᱪᱮᱛᱟᱱ ᱠᱷᱚᱱᱟᱜ ᱞᱟᱛᱟᱨ ᱫᱷᱟᱹᱨᱤᱡ ᱦᱟᱱᱮ ᱡᱷᱟᱨᱱᱟ ᱫᱟᱜ ᱞᱤᱸᱜᱤ ᱟᱬᱜᱚᱱ ᱠᱟᱱᱟ ᱮᱠᱫᱚᱢ ᱞᱟᱛᱟᱨ ᱫᱷᱟᱹᱨᱤᱡ ᱤᱧ ᱪᱟᱞᱟᱜᱼᱟ ᱫᱮᱠᱷᱟᱣ ᱟᱵᱚᱱᱟ ᱟᱨ ᱱᱚᱜᱼᱚᱭ ᱱᱚᱣᱟ ᱯᱟᱦᱴᱟ ᱵᱟᱹᱫᱽ ᱠᱚ ᱧᱮᱞ ᱯᱮ ᱫᱷᱟᱯ ᱫᱷᱟᱯ ᱚᱠᱟ ᱞᱮᱠᱟ ᱫᱟᱜ ᱛᱚᱞ ᱠᱟᱛᱮᱫ ᱠᱚ ᱫᱚᱦᱚ ᱠᱟᱫᱟ ᱠᱚ ᱠᱷᱩᱵ ᱪᱚᱨᱚᱠ ᱥᱤᱱᱟᱨᱤ ᱱᱚᱰᱮ ᱠᱷᱚᱱᱟᱜ ᱯᱷᱳᱴᱳᱢ ᱛᱩᱞᱟᱹᱣ ᱞᱮᱠᱷᱟᱱ ᱠᱷᱩᱵ ᱵᱷᱟᱹᱜᱤ ᱧᱮᱞᱚᱜᱼᱟ ᱚᱱᱟ ᱥᱤᱬᱤ ᱢᱮᱱᱟᱜᱼᱟ ᱥᱤᱬᱤ ᱛᱮᱜᱮ ᱞᱟᱛᱟᱨᱮᱢ ᱟᱬᱜᱚᱱᱟ ᱯᱳᱭᱞᱳ ᱫᱚ ᱱᱚᱣᱟ ᱥᱤᱬᱤ ᱠᱚᱦᱚᱸ ᱵᱟᱝ ᱛᱟᱦᱮᱸ ᱠᱟᱱᱟ ᱪᱮᱛᱟᱱ ᱨᱮᱠᱚ ᱱᱚᱰᱮᱱ ᱠᱚ ᱦᱚᱲ ᱠᱚ ᱞᱟᱹᱭ ᱫᱟᱠᱚ ᱡᱤᱠᱤ ᱠᱟᱛᱮᱫ ᱠᱚ ᱟᱬᱜᱚᱱ ᱛᱟᱦᱮᱸᱫ ᱩᱱ ᱡᱚᱠᱷᱚᱱ ᱫᱚ ᱦᱚᱲ ᱠᱚ ᱫᱚᱢᱮ ᱠᱚ ᱜᱚᱡ ᱵᱟᱲᱟ ᱟᱠᱟᱱᱟ ᱚᱱᱟ ᱠᱷᱟᱹᱛᱤᱨ ᱦᱚᱸᱜᱼᱚᱭ ᱡᱮ ᱦᱚᱲ ᱠᱚ ᱟᱬᱜᱚᱱ ᱠᱟᱱᱟ ᱨᱟᱠᱟᱵ ᱠᱟᱱᱟ ᱠᱚ ᱦᱚᱸᱜᱼᱚ ᱱᱟ ᱥᱤᱬᱤ ᱛᱮᱜᱮ ᱟᱞᱮ ᱦᱚᱸ ᱞᱟᱛᱟᱨ ᱞᱮ ᱟᱬᱜᱚᱱᱟ ᱞᱟᱛᱟᱨ ᱟᱬᱜᱚ ᱠᱟᱛᱮᱫ ᱤᱧ ᱫᱮᱠᱷᱟᱣ ᱵᱚᱱᱟ ᱱᱚᱜᱼᱚᱭ ᱧᱮᱞ ᱯᱮ ᱱᱚᱸᱰᱮ ᱵᱟᱨ ᱦᱚᱲ ᱠᱤᱱ ᱟᱸᱜ ᱥᱟᱨ ᱟᱨ ᱵᱳᱲ ᱠᱤᱱ ᱞᱟᱜ ᱟᱹᱜᱩ ᱟᱠᱟᱫ ᱛᱟᱹᱠᱤᱱ ᱱᱚᱸᱰᱮ ᱥᱮᱸᱫᱽᱨᱟ ᱞᱮᱠᱟ ᱠᱤᱱ ᱯᱚᱧᱪᱟᱥ ᱴᱟᱠᱟ ᱨᱮ ᱯᱮᱭᱟ ᱥᱟᱨ ᱠᱤᱱ ᱮᱢᱟ ᱠᱚ ᱠᱟᱱᱟ ᱟᱨ ᱚᱱᱟ ᱜᱳᱞ ᱫᱟᱜᱽ ᱨᱮᱠᱤᱱ ᱛᱩᱧ ᱦᱚᱪᱚᱭᱮᱫ ᱠᱚᱣᱟ ᱱᱚᱜᱼᱚᱭ ᱧᱮᱞ ᱯᱮ ᱱᱚᱰᱮᱱᱟᱜ ᱥᱤᱱᱟᱨᱤ ᱛᱤᱱᱟᱹᱜ ᱪᱚᱨᱚᱠ ᱥᱤᱱᱟᱨᱤ ᱧᱮᱞᱚᱜ ᱠᱟᱱᱟ ᱠᱷᱩᱵᱽ ᱵᱷᱟᱹᱜᱤ ᱡᱟᱭᱜᱟ ᱠᱟᱱᱟ ᱢᱚᱴᱟᱢᱩᱴᱤ ᱴᱟᱭᱤᱢ ᱯᱟᱥ ᱦᱚᱲ ᱠᱚ ᱚᱠᱟ ᱞᱮᱠᱟ ᱠᱚ ᱱᱚᱰᱮ ᱠᱚ ᱛᱩᱯᱩᱱ ᱠᱟᱱᱟ ᱠᱚ ᱧᱮᱞ ᱠᱚᱯᱮ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱮᱡ ᱠᱟᱱᱟ ᱠᱚ ᱟᱱᱚᱱᱫᱽ ᱜᱤᱨᱤ ᱡᱷᱟᱨᱱᱟ ᱧᱮᱞ ᱟᱞᱮ ᱫᱚ ᱡᱮᱦᱮᱛᱩ ᱜᱟᱢᱪᱷᱟ ᱠᱚ ᱤᱭᱟᱹ ᱠᱚ ᱵᱚᱫᱚᱞ ᱞᱟᱹᱜᱤᱫ ᱪᱮᱫ ᱦᱚᱸ ᱵᱟᱞᱮ ᱟᱹᱜᱩ ᱞᱮᱜᱼᱟ ᱚᱱᱟ ᱠᱷᱟᱹᱛᱤᱨ ᱵᱟᱞᱮ ᱛᱩᱯᱩ ᱞᱮᱱᱟ ᱡᱟᱥᱴ ᱤᱱᱡᱚᱭ ᱠᱮᱜᱼᱟ ᱞᱮ ᱱᱚᱰᱮ ᱠᱷᱚᱱᱟᱜ ᱧᱮᱞ ᱠᱟᱛᱮᱫ ᱟᱨ ᱢᱤᱫᱴᱮᱱ ᱡᱟᱭᱜᱟ ᱞᱮ ᱪᱟᱞᱟᱜᱼᱟ ᱚᱸᱰᱮ ᱪᱟᱞᱟᱣ ᱯᱚᱨᱮ ᱚᱸᱰᱮᱱᱟᱜ ᱡᱟᱭᱜᱟ ᱠᱚᱦᱚᱸᱧ ᱫᱮᱠᱷᱟᱣ ᱟᱵᱚᱱᱟ ᱦᱚᱲ ᱠᱚ ᱫᱚᱢᱮ ᱠᱚ ᱠᱚᱭᱚᱜ ᱤᱧ ᱠᱟᱱᱟ ᱵᱷᱤᱰᱭᱳᱧ ᱛᱩᱞᱟᱹᱣᱮᱫ ᱠᱷᱟᱹᱛᱤᱨ ᱜᱟᱛᱮ ᱠᱚ ᱟᱯᱮ ᱦᱚᱸ ᱡᱟᱦᱟᱸ ᱛᱤᱥ ᱱᱚᱰᱮ ᱵᱷᱟᱭᱡᱟᱠ ᱨᱮᱱᱟᱜ ᱱᱚᱣᱟ ᱠᱚ ᱡᱟᱭᱜᱟ ᱫᱟᱬᱟᱱ ᱦᱤᱡᱩᱜ ᱯᱮ ᱠᱷᱩᱵ ᱵᱷᱟᱹᱜᱤ ᱡᱟᱭᱜᱟ ᱠᱟᱱᱟ ᱟᱹᱞᱤᱧ ᱟᱨ ᱢᱤᱫᱴᱟᱹᱝ ᱦᱚᱲ ᱫᱮᱠᱷᱟᱣ ᱟᱯᱮᱭᱟᱹᱧ ᱩᱱᱤ ᱦᱚᱸ ᱫᱚᱢᱮ ᱵᱷᱤᱰᱤᱭᱳ ᱨᱮᱠᱳᱰᱤᱝ ᱨᱮ ᱵᱮᱥᱛᱚ ᱟᱠᱟᱱᱟᱭ ᱩᱱᱤ ᱥᱟᱶ ᱥᱟᱶᱛᱮ ᱤᱧ ᱦᱚᱸ ᱟᱡ ᱛᱟᱭᱱᱚᱢ ᱨᱮᱧ ᱛᱤᱸᱜᱩᱭᱮᱱᱟ ᱡᱮᱦᱮᱛᱩ ᱥᱨᱤᱛᱤ ᱫᱚᱦᱚᱭ ᱦᱩᱭᱩᱜᱼᱟ ᱛᱚᱵᱮ ᱢᱟ ᱮᱱᱠᱷᱟᱱ ᱜᱟᱛᱮ ᱠᱚ ᱛᱮᱦᱮᱧᱤᱧ ᱫᱮᱠᱷᱟᱣ ᱟᱫ ᱯᱮᱭᱟ ᱚᱱᱚᱱᱛᱚ ᱜᱤᱨᱤ ᱨᱮᱱᱟᱜ ᱡᱷᱟᱨᱱᱟ ᱵᱩᱨᱩ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱥᱮᱨᱢᱟ ᱤᱯᱤᱞ ᱥᱟᱱᱛᱟᱞᱤ ᱵᱞᱚᱜᱽ ᱥᱟᱵᱥᱠᱨᱟᱭᱤᱵᱽ ᱠᱟᱛᱮ ᱫᱚᱦᱚ ᱠᱟᱜ ᱛᱟᱵᱚᱱ ᱯᱮ ᱛᱚᱵᱮ ᱛᱮᱦᱮᱧᱟᱜ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱠᱚᱢᱮᱱᱴ ᱛᱟᱵᱚᱱ ᱯᱮ ᱟᱨ ᱵᱮᱥᱤ ᱵᱮᱥᱤ ᱥᱮᱭᱟᱨ ᱛᱟᱵᱚᱱ ᱯᱮ ᱢᱟ ᱮᱱᱠᱷᱟᱱ ᱜᱟᱛᱮ ᱠᱚ ᱛᱮᱦᱮᱧ